ᱢᱤᱫ ᱫᱤᱱ ᱢᱟᱱᱣᱟ ᱠᱚᱭᱮᱞ ᱪᱮᱬᱮ ᱴᱷᱮᱱ ᱥᱮᱱ ᱠᱟᱛᱮ ᱢᱮᱛᱟᱭ ᱠᱟᱱᱟ ᱩᱱᱟᱹᱜ ᱱᱟᱯᱟᱭ ᱥᱤᱵᱤᱞ ᱟᱲᱟᱝ ᱛᱟᱢ ᱢᱮᱱᱠᱷᱟᱱ ᱦᱮᱸᱫᱮ ᱵᱚᱨᱚᱱ ᱛᱟᱢ ᱵᱟᱝ ᱛᱟᱦᱮᱱ ᱠᱷᱟᱱ ᱛᱤᱱᱟᱹᱝ ᱢᱚᱡᱽ ᱦᱩᱭ ᱠᱚᱜᱼᱟ ᱥᱮᱱ ᱠᱟᱛᱮ ᱫᱚᱨᱭᱟᱭ ᱢᱮᱛᱟᱭ ᱠᱟᱱᱟ ᱩᱱᱟᱹᱜ ᱱᱟᱯᱟᱭ ᱟᱹᱨᱥᱤ ᱞᱮᱠᱟᱱ ᱫᱟᱜ ᱛᱚᱵᱮ ᱨᱟᱦᱟᱱ ᱜᱩᱱ ᱛᱟᱢ ᱵᱟᱝ ᱛᱟᱦᱮᱱ ᱠᱷᱟᱱ ᱛᱤᱱᱟᱹᱝ ᱢᱚᱡᱽ ᱦᱩᱭ ᱠᱚᱜᱼᱟ᱾ ᱵᱟᱜᱟᱱ ᱨᱮ ᱥᱮᱱ ᱠᱟᱛᱮ ᱜᱩᱞᱟᱹᱵᱽ ᱵᱟᱦᱟᱭ ᱢᱮᱛᱟᱭ ᱠᱟᱱᱟ, ᱩᱱᱟᱹᱜ ᱪᱚᱨᱚᱠ ᱨᱩᱯ ᱛᱟᱢ᱾ ᱛᱚᱵᱮ ᱰᱟᱹᱨ ᱨᱮ ᱡᱟᱹᱱᱩᱢ ᱵᱟᱝ ᱛᱟᱦᱮᱱ ᱠᱷᱟᱱ ᱛᱤᱱᱟᱹᱝ ᱢᱚᱡᱽ ᱦᱩᱭ ᱠᱚᱜᱼᱟ᱾ ᱠᱚᱭᱮᱞ ᱪᱮᱬᱮ, ᱫᱚᱨᱭᱟ ᱟᱨ ᱜᱩᱞᱟᱹᱵᱽ ᱵᱟᱦᱟ ᱡᱚᱛᱚ ᱢᱮᱥᱟ ᱠᱟᱛᱮ ᱢᱟᱱᱣᱟ ᱠᱚ ᱢᱮᱛᱟᱫ ᱫᱮᱭᱟ, ᱮ ᱢᱟᱱᱣᱟ! ᱟᱢ ᱫᱚ ᱤᱥᱣᱚᱨᱟᱜ ᱢᱩᱴᱷᱟᱹᱱ ᱟᱨ ᱩᱨᱜᱟᱹᱞ ᱞᱮᱠᱟᱢ ᱜᱚᱲᱦᱚᱱ ᱟᱠᱟᱱᱟ ᱛᱚᱵᱮ ᱟᱢ ᱴᱷᱮᱱ ᱮᱴᱟᱜ ᱦᱚᱲᱟᱜ ᱠᱟᱛᱷᱟ ᱪᱟᱨᱪᱟ ᱮᱴᱟᱜ ᱦᱚᱲᱟᱜ ᱫᱚᱥ ᱵᱟᱪᱷᱟᱣ ᱟᱨ ᱦᱚᱲ ᱵᱷᱟᱫᱮᱥ ᱨᱮᱱᱟᱝ ᱜᱩᱱ ᱪᱚᱞᱚᱱ ᱵᱟᱝ ᱛᱟᱦᱮᱱ ᱠᱷᱟᱱ ᱦᱮᱲᱟᱝ ᱢᱚᱡᱽ ᱜᱮ ᱦᱩᱭ ᱠᱚᱜᱼᱟ ᱫᱩᱞᱟᱹᱲᱤᱭᱟᱹ ᱤᱥᱣᱚᱨ ᱨᱤᱱ ᱦᱚᱲ ᱠᱚ ᱟᱹᱰᱤ ᱥᱚᱢᱚᱭ ᱨᱮ ᱟᱵᱚ ᱟᱯᱱᱟᱨ ᱛᱮ ᱵᱟᱵᱚᱱ ᱵᱤᱰᱟᱹᱜᱼᱟ ᱟᱯᱱᱟᱨᱟᱜ ᱫᱚᱥ ᱵᱟᱝ ᱰᱩᱸᱰᱷᱟᱹᱣ ᱠᱟᱛᱮ ᱦᱚᱲᱟᱜ ᱫᱚᱥ ᱟᱨ ᱱᱤᱡᱩᱨᱟᱜ ᱵᱚᱱ ᱯᱟᱱᱛᱮᱭᱟ ᱢᱮᱱᱠᱷᱟᱱ ᱟᱯᱱᱟᱨ ᱛᱮᱵᱚᱱ ᱵᱤᱰᱟᱹᱣ ᱞᱮᱱ ᱨᱮ ᱱᱤᱡᱩᱨ ᱵᱤᱥᱚᱭ ᱵᱚᱱ ᱟᱴᱠᱟᱨ ᱠᱮᱭᱟ ᱱᱤᱡᱚᱨᱟᱜ ᱫᱚᱥᱟᱜ ᱵᱟᱹᱜᱤ ᱠᱟᱛᱮ ᱵᱷᱟᱜᱮᱭᱟᱜ ᱥᱮᱫ ᱵᱚᱱ ᱞᱟᱦᱟᱜᱼᱟ ᱥᱚᱢᱟᱡᱽ ᱞᱟᱹᱜᱤᱫ ᱟᱹᱛᱩ ᱞᱟᱹᱜᱤᱫ ᱫᱤᱥᱚᱢ ᱞᱟᱹᱜᱤᱫ ᱥᱟᱱᱟᱢ ᱫᱷᱟᱹᱨᱛᱤ ᱞᱟᱹᱜᱤᱫ ᱵᱷᱟᱜᱟᱱ ᱟᱨ ᱤᱥᱥᱚᱨᱤᱱ ᱵᱷᱚᱨᱟᱱ ᱦᱚᱲ ᱵᱚᱱ ᱦᱩᱭᱩᱜᱼᱟ ᱵᱟᱭᱵᱮᱞ ᱮ ᱢᱮᱱᱟ ᱢᱟᱛᱷᱟᱭ ᱚᱞ ᱟᱠᱟᱫ ᱵᱷᱟᱜᱮ ᱥᱚᱢᱵᱟᱫ ᱮᱭᱟᱭ ᱦᱟᱹᱴᱤᱧ ᱯᱮ ᱠᱟᱹᱞᱤ ᱠᱷᱚᱱ ᱢᱚᱬᱮ ᱠᱟᱹᱞᱤ ᱟᱨ ᱵᱚᱭᱦᱟ ᱢᱮᱫ ᱨᱮ ᱢᱮᱱᱟᱜ ᱪᱩᱵᱟᱹᱜ ᱫᱚ ᱪᱮᱫᱟᱜ ᱮᱢ ᱵᱮᱸᱜᱮᱫᱟᱜ ᱠᱟᱱᱟ ᱢᱮᱱᱠᱷᱟᱱ ᱟᱢᱟᱜ ᱢᱮᱫ ᱨᱮ ᱢᱮᱱᱟᱜ ᱠᱚᱣᱟᱞᱮ ᱫᱚ ᱵᱟᱢ ᱴᱚᱦᱚᱨᱮᱫᱟ ᱥᱮ ᱵᱚᱭᱦᱟᱢ ᱪᱤᱠᱟᱛᱮᱢ ᱢᱮᱱ ᱫᱟᱲᱮ ᱠᱮᱭᱟ ᱦᱟᱯᱮ ᱟᱢᱟᱜ ᱢᱮᱫ ᱠᱷᱚᱱ ᱪᱩᱵᱟᱹ ᱚᱰᱚᱠ ᱚᱪᱚᱧ ᱢᱮ ᱚᱱᱮ ᱪᱚᱝ ᱟᱢᱟᱜ ᱢᱮᱫ ᱨᱮᱜᱮ ᱠᱚᱣᱟᱞᱮ ᱢᱮᱱᱟᱜ ᱮ ᱯᱷᱟᱹᱥᱤᱭᱟᱹᱨᱟ ᱟᱢᱟᱜ ᱢᱮᱫ ᱠᱷᱚᱱ ᱠᱚᱣᱟᱞᱮ ᱚᱰᱚᱠ ᱠᱤᱰᱤ ᱢᱟᱲᱟᱝ ᱞᱮᱢ ᱮᱸᱰᱮ ᱛᱮᱠᱷᱟᱱ ᱵᱚᱭᱦᱟ ᱢᱟᱜ ᱢᱮᱫ ᱠᱷᱚᱱ ᱪᱩᱵᱟᱹ ᱚᱰᱚᱠ ᱞᱟᱹᱜᱤᱫ ᱫᱚ ᱯᱷᱩᱨᱪᱮᱢ ᱧᱮᱧᱮᱞᱟ ᱛᱚ ᱥᱟᱱᱟᱢ ᱢᱟᱱᱣᱟ ᱡᱟᱹᱛ ᱨᱮᱱᱟᱝ ᱵᱷᱟᱹᱞᱟᱹᱭ ᱞᱟᱹᱜᱤᱫ ᱜᱚᱴᱟ ᱫᱷᱟᱹᱨᱛᱤ ᱨᱤᱱ ᱠᱚ ᱞᱟᱹᱜᱤᱫ ᱟᱨᱚ ᱡᱚᱝ ᱨᱮ ᱛᱟᱦᱮᱱ ᱯᱮ ᱟᱨ ᱠᱟᱛᱷᱟ ᱯᱮ ᱵᱟᱹᱥᱩᱛᱟᱜ ᱠᱷᱟᱱ ᱟᱯᱮ ᱨᱤᱱ ᱜᱟᱛᱮ ᱯᱮᱲᱟ ᱠᱚ ᱛᱩᱞᱩᱡ ᱵᱟᱠᱷᱨᱟ ᱞᱮᱜᱟᱭ ᱯᱮ ᱢᱟ ᱛᱚᱵᱮ ᱡᱚᱦᱟᱨ